ᱡᱚᱦᱟᱨ ᱤᱧ ᱜᱮ ᱫᱩᱞᱟᱨᱟᱢ ᱟᱯᱮ ᱠᱚ ᱱᱚᱣᱟ ᱛᱮᱦᱮᱧᱟᱜ ᱜᱟᱞᱚᱪ ᱟᱠᱷᱲᱟ ᱛᱤᱧ ᱥᱟᱹᱜᱩᱱ ᱫᱟᱨᱟᱢᱮᱫ ᱯᱮᱭᱟ ᱛᱚᱵᱮ ᱦᱚᱞᱟ ᱤᱧ ᱢᱤᱫᱴᱟᱝ ᱵᱷᱤᱰᱤᱭᱳᱧ ᱵᱮᱱᱟᱣ ᱞᱟᱜᱼᱟ ᱡᱟᱦᱟᱸ ᱠᱤ ᱟᱵᱚ ᱱᱤᱛᱚᱜ ᱪᱟᱹᱞᱩ ᱟᱠᱟᱱᱟ ᱚᱞ ᱪᱤᱠᱤ ᱫᱮᱵᱽᱱᱟᱜᱽᱨᱤ ᱟᱨ ᱨᱳᱢᱟᱱ ᱱᱚᱣᱟ ᱡᱮ ᱪᱤᱠᱤ ᱠᱚ ᱤᱫᱤ ᱠᱟᱛᱮᱫ ᱵᱟ ᱱᱚᱣᱟ ᱥᱠᱨᱤᱯᱴ ᱱᱚᱣᱟ ᱚᱞ ᱠᱚ ᱤᱫᱤ ᱠᱟᱛᱮ ᱡᱟᱦᱟᱸ ᱢᱤᱫᱴᱤᱡ ᱠᱚᱱᱴᱨᱚᱵᱷᱟᱨᱥᱤ ᱪᱟᱹᱞᱩ ᱟᱠᱟᱱᱟ ᱛᱚᱵᱮ ᱱᱚᱣᱟ ᱨᱮᱭᱟᱜ ᱟᱨ ᱢᱤᱫᱴᱤᱡ ᱥᱮᱠᱮᱱᱰ ᱯᱟᱨᱴ ᱤᱧ ᱟᱹᱜᱩ ᱟᱠᱟᱫᱼᱟ ᱛᱚᱵᱮ ᱢᱤᱫᱴᱤᱡ ᱠᱟᱛᱷᱟ ᱤᱧ ᱱᱚᱣᱟ ᱟᱯᱮ ᱵᱷᱤᱰᱤᱭᱳ ᱢᱟᱲᱟᱝ ᱨᱮ ᱢᱤᱫᱴᱤᱡ ᱠᱟᱛᱷᱟᱧ ᱞᱟᱹᱭ ᱫᱚᱦᱚ ᱟᱯᱮ ᱠᱟᱱᱟ ᱱᱚᱣᱟ ᱵᱷᱤᱰᱤᱭᱳ ᱨᱮ ᱟᱯᱮ ᱡᱟᱦᱟᱸᱭ ᱜᱮ ᱛᱟᱵᱚᱱ ᱯᱮ ᱠᱚᱢᱮᱱᱴ ᱮᱜᱼᱟ ᱡᱟᱦᱟᱸᱭ ᱠᱚ ᱚᱞ ᱪᱤᱠᱤ ᱫᱩᱞᱟᱹᱲᱤᱭᱟᱹ ᱢᱮᱱᱟᱜ ᱯᱮᱭᱟ ᱡᱟᱦᱟᱸᱭ ᱠᱚ ᱚᱞ ᱪᱤᱠᱤ ᱯᱮ ᱥᱟᱯᱚᱨᱴ ᱮᱜᱼᱟ ᱫᱟᱭᱟ ᱠᱟᱛᱮ ᱩᱱᱠᱩ ᱫᱚ ᱚᱞ ᱪᱤᱠᱤ ᱛᱮᱜᱮ ᱥᱟᱯᱚᱨᱴ ᱠᱚᱢᱮᱱᱴ ᱯᱮ ᱟᱨ ᱡᱟᱦᱟᱸᱭ ᱯᱮ ᱵᱤᱨᱩᱫᱷ ᱮᱜᱼᱟ ᱩᱱᱠᱩ ᱢᱟ ᱚᱞ ᱪᱤᱠᱤ ᱢᱟ ᱵᱟᱯᱮ ᱵᱟᱰᱟᱭᱟ ᱟᱯᱮ ᱫᱮᱵᱽᱱᱟᱜᱽᱨᱤ ᱠᱤ ᱨᱳᱢᱟᱱ ᱞᱤᱯᱤ ᱛᱮᱯᱮ ᱠᱚᱢᱮᱱᱴ ᱫᱟᱲᱮᱭᱟᱜᱼᱟ ᱟᱨ ᱢᱤᱫᱴᱤᱡ ᱠᱟᱛᱷᱟ ᱡᱚᱫᱤ ᱟᱯᱮ ᱚᱠᱚᱭ ᱠᱚ ᱪᱮᱫᱚᱜ ᱥᱟᱱᱟᱭᱮᱫ ᱯᱮ ᱟᱵᱚ ᱚᱞ ᱪᱤᱠᱤ ᱛᱚ ᱵᱤᱥᱛᱤ ᱫᱤᱱ ᱫᱚ ᱵᱟᱝ ᱞᱟᱜᱟᱜᱼᱟ ᱠᱮᱵᱚᱲ ᱢᱤᱫ ᱥᱚᱯᱛᱟᱦᱚ ᱳᱣᱟᱱ ᱩᱭᱤᱠ ᱜᱮ ᱞᱟᱜᱟᱜᱼᱟ ᱡᱟᱦᱟᱸ ᱵᱚ ᱢᱮᱱᱮᱜᱼᱟ ᱥᱟᱛ ᱫᱤᱱ ᱵᱟ ᱥᱮᱵᱷᱮᱱ ᱰᱮᱡᱽ ᱚᱱᱞᱤ ᱥᱮᱵᱷᱮᱱ ᱰᱮᱡᱽ ᱜᱮ ᱞᱟᱜᱟᱜᱼᱟ ᱱᱚᱣᱟ ᱪᱮᱫᱚᱜ ᱵᱟᱠᱷᱨᱟ ᱫᱚ ᱦᱮᱸ ᱡᱚᱫᱤ ᱚᱱᱠᱟ ᱵᱮᱥ ᱴᱤᱪᱟᱨ ᱯᱮ ᱧᱟᱢ ᱠᱚᱣᱟ ᱡᱟᱦᱟᱸᱭ ᱟᱯᱮ ᱠᱚ ᱵᱮᱥ ᱴᱷᱤᱠ ᱠᱚ ᱵᱩᱡᱷᱟᱹᱣ ᱫᱟᱲᱮ ᱟᱯᱮ ᱞᱟᱹᱭ ᱫᱟᱲᱮ ᱟᱯᱮᱭᱟ ᱠᱚ ᱛᱟᱦᱚᱞᱮ ᱥᱟᱛ ᱫᱤᱱ ᱨᱮᱯᱮ ᱪᱮᱫᱚᱜᱼᱟ ᱦᱮᱞᱟ ᱪᱮ ᱦᱮᱸ ᱟᱨ ᱢᱤᱫᱴᱤᱡ ᱠᱟᱛᱷᱟ ᱢᱟᱱᱮ ᱟᱯᱮ ᱡᱟᱦᱟᱸᱧ ᱞᱟᱹᱭᱟᱫ ᱯᱮᱭᱟ ᱟᱯᱮ ᱠᱚᱢᱮᱱᱴ ᱡᱮᱦᱮᱛᱩ ᱛᱟᱵᱚᱱ ᱠᱚᱢᱮᱱᱴ ᱟᱯᱮ ᱛᱚ ᱟᱯᱮ ᱚᱞ ᱪᱤᱠᱤ ᱛᱮᱯᱮ ᱠᱚᱢᱮᱱᱴᱟ ᱦᱮᱸ ᱛᱚᱵᱮ ᱫᱚ ᱛᱮᱦᱮᱧᱟᱜ ᱵᱷᱤᱰᱤᱭᱳ ᱵᱚ ᱮᱛᱚᱦᱚᱵ ᱞᱮᱜᱮ ᱟᱨ ᱦᱚᱞᱟ ᱞᱮᱠᱟᱜᱮ ᱢᱟᱲᱟᱝ ᱵᱷᱤᱰᱤᱭᱳ ᱢᱤᱫ ᱦᱚᱲᱟᱜ ᱵᱚ ᱧᱮᱞᱟ ᱩᱱᱠᱤᱱ ᱵᱟᱨ ᱦᱚᱲᱟᱜ ᱵᱚ ᱧᱮᱞᱟ ᱢᱤᱫ ᱦᱚᱲᱟᱜ ᱵᱚ ᱧᱮᱞᱟ ᱛᱟᱨᱯᱚᱨᱮ ᱵᱚᱱ ᱵᱷᱤᱰᱤᱭᱳ ᱵᱚᱱ ᱮᱛᱚᱦᱚᱵᱟ ᱯᱮ ᱧᱮᱞ ᱛᱟᱵᱚᱱᱟ ᱛᱟᱦᱞᱮ ᱟᱯᱮ ᱱᱚᱣᱟ ᱵᱷᱤᱰᱤᱭᱳ ᱨᱮ ᱪᱮᱫ ᱜᱮ ᱵᱟᱯᱮ ᱵᱩᱡᱷᱟᱹᱣ ᱫᱟᱲᱮᱭᱟᱜᱼᱟ ᱟᱫᱚ ᱞᱟᱥᱴ ᱦᱟᱹᱵᱤᱡ ᱧᱮᱞ ᱨᱮᱭᱟᱜ ᱠᱩᱨᱩᱢᱩᱴᱩᱭ ᱛᱟᱵᱚᱱ ᱯᱮ ᱟᱨ ᱱᱚᱣᱟ ᱵᱷᱤᱰᱤᱭᱳ ᱨᱮᱭᱟᱜ ᱢᱮᱱ ᱢᱟᱠᱥᱟᱫ ᱫᱚ ᱥᱮ ᱤᱧᱟᱹᱜ ᱚᱠᱟ ᱵᱷᱤᱰᱤᱭᱳ ᱵᱮᱱᱟᱣ ᱨᱮᱭᱟᱜ ᱢᱮᱱ ᱢᱟᱠᱥᱟᱫ ᱠᱟᱱᱟ ᱚᱱᱟ ᱫᱚ ᱞᱟᱥᱴ ᱨᱮᱜᱮ ᱯᱮ ᱵᱩᱡᱷᱟᱹᱣ ᱧᱟᱢ ᱛᱟᱵᱚᱱᱟ ᱚᱱᱟᱛᱮ ᱫᱮᱞᱟ ᱛᱚᱵᱮ ᱱᱩᱠᱤᱱᱟᱜ ᱵᱷᱤᱰᱤᱭᱳ ᱡᱟᱦᱟᱸ ᱯᱮ ᱧᱮᱞ ᱠᱮᱜᱼᱟ ᱱᱩᱠᱤᱱᱟᱜ ᱢᱮᱱ ᱢᱟ ᱵᱟᱝ ᱜᱟᱱᱚᱜᱼᱟ ᱟᱠᱚ ᱥᱮᱫ ᱢᱟ ᱱᱩᱠᱤᱱ ᱢᱟ ᱵᱟᱠᱚ ᱢᱮᱱᱟ ᱱᱩᱭᱟᱜ ᱵᱷᱤᱰᱤᱭᱳ ᱡᱟᱦᱟᱸ ᱯᱮ ᱧᱮᱞ ᱠᱮᱜᱼᱟ ᱟᱯᱮ ᱱᱚᱣᱟ ᱵᱷᱤᱰᱤᱭᱳ ᱨᱮ ᱡᱟᱦᱟᱸᱭ ᱢᱮᱱ ᱠᱮᱜᱼᱟᱭ ᱡᱮ

ᱴᱩ ᱢᱤᱞᱤᱭᱚᱱ ᱵᱷᱤᱭᱩᱡᱽ ᱤᱱ ᱴᱩ ᱟᱣᱟᱨᱥ ᱟᱯᱮ ᱱᱚᱣᱟ ᱠᱷᱚᱱ ᱜᱮᱯᱮ ᱵᱟᱰᱟᱭ ᱫᱟᱲᱮᱭᱟᱜ ᱠᱟᱱᱟ ᱡᱮ ᱱᱩᱭᱟᱜ ᱢᱚᱠᱥᱚᱫ ᱛᱟᱭ ᱪᱮᱫ ᱠᱟᱱᱟ ᱟᱡᱟᱜ ᱪᱮᱱᱮᱞ ᱨᱮᱭᱟᱜ ᱧᱩᱛᱩᱢ ᱛᱟᱭ ᱦᱩᱭᱩᱜ ᱠᱟᱱᱟ ᱡᱩᱜᱽᱱᱩ ᱵᱞᱚᱜᱥ ᱴᱩ ᱢᱤᱞᱤᱭᱚᱱ ᱵᱷᱤᱭᱩᱡᱽ ᱤᱱ ᱴᱩ ᱟᱣᱟᱨᱥ ᱫᱩᱭ ᱜᱷᱚᱱᱴᱟ ᱨᱮ ᱫᱩᱭ ᱢᱤᱞᱤᱭᱚᱱ ᱵᱷᱤᱭᱩᱡᱽ ᱟᱡᱟᱜ ᱪᱮᱱᱮᱞ ᱨᱮᱭᱟᱜ ᱧᱩᱛᱩᱢ ᱛᱟᱭ ᱛᱟᱨ ᱢᱟᱱᱮ ᱫᱚ ᱱᱩᱭ ᱵᱷᱤᱭᱩᱡᱽ ᱜᱮ ᱠᱷᱚᱡᱚᱜ ᱠᱟᱱᱟ ᱟᱨ ᱪᱮᱫ ᱦᱚᱸ ᱵᱟᱝᱟ ᱱᱩᱭ ᱛᱟᱭ ᱪᱮᱫ ᱦᱚᱸ ᱵᱟᱹᱪᱩᱜ ᱟᱹᱱᱤᱡ ᱱᱚᱣᱟ ᱨᱮ ᱢᱚᱠᱥᱚᱫ ᱵᱷᱤᱭᱩᱡᱽ ᱜᱮ ᱠᱷᱟᱹᱞᱤ ᱧᱟᱢ ᱠᱷᱚᱡᱚᱜ ᱠᱟᱱᱟ ᱦᱮᱸ ᱪᱮ

ᱧᱮᱞ ᱛᱟᱵᱚᱱ ᱯᱮ ᱚᱞ ᱠᱮᱫᱟᱭ ᱫᱮᱣᱱᱟᱜᱨᱤ ᱛᱮ ᱢᱟᱹᱱᱫᱟᱹᱲᱤᱭᱟᱹ ᱜᱚᱡ ᱟᱨ ᱞᱟᱹᱴᱩ ᱜᱟᱛᱮ ᱠᱚ ᱟᱨ ᱵᱚᱭᱦᱟ ᱠᱚ ᱱᱚᱣᱟ ᱯᱮ ᱧᱮᱞ ᱠᱮᱫᱟ ᱛᱚᱵᱮ ᱱᱚᱣᱟ ᱵᱷᱤᱰᱤᱭᱳ ᱨᱮ ᱡᱚ ᱯᱮ ᱧᱮᱞ ᱠᱮᱜᱼᱟ ᱟᱡ ᱚᱠᱚᱭ ᱪᱚ ᱚᱞ ᱦᱚᱪᱚ ᱟᱠᱟᱫ ᱠᱚ ᱟᱡ ᱫᱚ ᱱᱤᱡᱮ ᱵᱟᱭ ᱚᱞ ᱟᱠᱟᱫᱼᱟ ᱛᱚ ᱢᱟᱹᱫᱟᱹᱲᱤᱭᱟᱹ ᱫᱟᱜ ᱟᱨ ᱞᱟᱹᱴᱩ ᱛᱚ ᱱᱚᱣᱟ ᱡᱚ ᱯᱮᱭᱟ ᱡᱟᱦᱟᱸᱭ ᱚᱞ ᱟᱠᱟᱫ ᱱᱚᱣᱟ ᱯᱮᱭᱟ ᱥᱚᱵᱫᱚ ᱵᱟ ᱛᱤᱱᱴᱤ ᱣᱟᱨᱰᱥ ᱡᱚ ᱚᱞ ᱟᱠᱟᱫ ᱮ ᱛᱚ ᱱᱚᱣᱟ ᱨᱮᱭᱟᱜ ᱨᱳᱢᱟᱱ ᱥᱟᱱᱛᱷᱟᱲᱤ ᱟᱠᱚ ᱡᱟᱦᱟᱸ ᱠᱚ ᱞᱟᱹᱭᱮᱜᱼᱟ ᱨᱳᱢᱟᱱ ᱥᱟᱱᱛᱷᱟᱲᱤ ᱟᱨ ᱫᱮᱵᱽᱱᱟᱜᱽᱨᱤ ᱥᱟᱱᱛᱷᱟᱲᱤ ᱱᱚᱣᱟᱛᱮ ᱚᱞ ᱟᱠᱟᱱᱟ ᱛᱚ ᱱᱚᱰᱮ ᱯᱮ ᱧᱮᱞ ᱯᱮ ᱢᱟᱹᱫᱟᱹᱲᱤᱭᱟᱹ ᱦᱮᱸ ᱪᱮ ᱢᱟᱹᱫᱟᱹᱲᱤᱭᱟᱹ ᱢᱟᱹᱫᱟᱹᱲᱤᱭᱟᱹ ᱨᱮᱫᱚ ᱦᱚᱞᱟ ᱤᱧ ᱡᱟᱦᱟᱸ ᱢᱟᱲᱟᱝ ᱨᱮ ᱵᱷᱤᱰᱤᱭᱳᱧ ᱮᱢ ᱞᱟᱜᱼᱟ ᱦᱚᱲᱚ ᱦᱚᱲᱚ ᱨᱮᱭᱟᱜ ᱩᱪᱪᱟᱨᱚᱱ ᱫᱚ ᱟᱵᱚ ᱨᱳᱢᱟᱱ ᱨᱮ ᱟᱨ ᱫᱮᱵᱽᱱᱟᱜᱽᱨᱤ ᱨᱮᱫᱚ ᱵᱟᱹᱪᱩᱜ ᱟᱹᱱᱤᱡ ᱦᱚᱲᱚ ᱨᱮᱭᱟᱜ ᱩᱪᱪᱟᱨᱚᱱ ᱫᱚ ᱛᱚ ᱟᱵᱚ ᱡᱟᱦᱟᱸ ᱚᱞᱪᱤᱠᱤ ᱨᱮ ᱢᱮᱱᱟᱜᱼᱟ

ᱛᱟᱦᱚᱞᱮ ᱡᱟᱦᱟᱸᱭ ᱟᱯᱮ ᱚᱞᱪᱤᱠᱤ ᱯᱮ ᱵᱤᱨᱳᱫᱮᱜᱼᱟ ᱩᱱᱠᱩ ᱵᱟᱠᱷᱨᱟ ᱱᱚᱣᱟᱧ ᱞᱟᱹᱭᱮᱜᱼᱟ ᱱᱤᱛᱚᱜ ᱛᱚ ᱟᱯᱮᱭᱟᱜ ᱡᱚ ᱱᱟᱦᱟᱜ ᱯᱮ ᱡᱟᱦᱟᱸ ᱯᱮ ᱞᱟᱹᱭᱮᱜᱼᱟ ᱨᱳᱢᱟᱱ ᱥᱟᱱᱛᱟᱲᱤ ᱟᱨ ᱵᱟᱝᱢᱟ ᱫᱮᱵᱽᱱᱟᱜᱽᱨᱤ ᱥᱟᱱᱛᱟᱲᱤ ᱛᱚ ᱱᱚᱣᱟ ᱨᱮᱦᱚᱸ ᱡᱟᱦᱟᱸ ᱞᱮᱠᱟ ᱤᱝᱞᱤᱥ ᱠᱚ ᱦᱤᱱᱫᱤ ᱠᱚᱨᱮ ᱡᱟᱦᱟᱸ ᱞᱮᱠᱟ ᱨᱩᱞᱥ ᱮᱱᱰ ᱨᱮᱜᱩᱞᱮᱥᱚᱱᱥ ᱢᱮᱱᱟᱜᱼᱟ ᱚᱞ ᱨᱮᱭᱟᱜ ᱟᱨ ᱯᱨᱚᱱᱟᱣᱩᱱᱥᱮᱥᱚᱱ ᱨᱮᱭᱟᱜ ᱦᱮᱸ ᱚᱱᱠᱟᱜᱮ ᱟᱵᱚ ᱚᱞᱪᱤᱠᱤ ᱨᱮᱦᱚᱸ ᱨᱩᱞᱥ ᱮᱱᱰ ᱨᱮᱜᱩᱞᱮᱥᱚᱱᱥ ᱨᱮᱭᱟᱜ ᱢᱮᱱᱟᱜᱼᱟ ᱚᱸᱰᱮ ᱵᱟᱱᱟᱨ ᱜᱮ ᱢᱮᱱᱟᱜᱼᱟ ᱨᱩᱞᱥ ᱮᱱᱰ ᱨᱮᱜᱩᱞᱮᱥᱚᱱ ᱦᱚᱸ ᱢᱮᱱᱟᱜ ᱜᱮᱭᱟ ᱛᱚ ᱟᱯᱮᱭᱟᱜ ᱠᱟᱛᱷᱟ ᱤᱧ ᱵᱩᱡᱷᱟᱹᱜ ᱠᱟᱹᱱᱟᱹᱧ ᱟᱯᱮ ᱫᱚ ᱱᱚᱣᱟ ᱡᱮ ᱚᱞ ᱪᱤᱠᱤ ᱟᱯᱮ ᱴᱷᱮᱱ ᱡᱮ ᱥᱮᱴᱮᱨ ᱵᱟᱝ ᱥᱮᱴᱮᱨ ᱟᱠᱟᱱᱟ ᱛᱚ ᱚᱱᱟ ᱤᱫᱤ ᱠᱟᱛᱮᱫ ᱟᱯᱮ ᱵᱟᱯᱮ ᱜᱟᱱ ᱫᱟᱲᱮᱭᱟᱜ ᱠᱟᱱᱟ ᱦᱮᱞᱟ ᱪᱮ ᱛᱟᱨᱯᱚᱨᱮ ᱱᱤᱛᱚᱜ ᱢᱤᱫᱴᱤᱡ ᱱᱚᱣᱟ ᱵᱷᱤᱰᱤᱭᱳ ᱢᱤᱫᱴᱤᱡ ᱧᱮᱞ ᱯᱮ ᱟᱨᱦᱚᱸ ᱦᱟᱱᱛᱮ ᱱᱟᱦᱟᱜ ᱤᱧ ᱞᱟᱹᱭᱟ ᱦᱚᱸᱜᱼᱚᱭ ᱱᱚᱝᱠᱟ ᱯᱮ ᱧᱮᱞ ᱫᱟᱲᱮᱜ ᱠᱟᱱᱟ ᱟᱨ ᱱᱚᱣᱟ ᱫᱚ ᱚᱞ ᱪᱤᱠᱤ ᱛᱟᱦᱮᱸ ᱠᱟᱱᱟ ᱟᱫᱚ ᱱᱚᱣᱟ ᱨᱮᱭᱟᱜ ᱫᱚ ᱩᱫ ᱟ ᱩᱫ ᱟ ᱟᱫᱚ ᱱᱚᱜᱼᱚ ᱱᱚᱝᱠᱟ ᱵᱟᱱᱟᱱᱚᱜ ᱠᱟᱱᱟ ᱟᱫᱚ ᱱᱚᱣᱟ ᱫᱚ ᱟᱫᱚᱢ ᱴᱷᱮᱡ ᱩᱫ ᱚᱞ ᱦᱚᱸ ᱛᱟᱦᱮᱱ ᱠᱟᱱᱟ ᱟᱨ ᱟᱫᱚᱢ ᱴᱷᱮᱡ ᱩᱫ ᱦᱚᱸ ᱚᱞ ᱦᱚᱸ ᱛᱟᱦᱮᱱ ᱠᱟᱱᱟ ᱚᱱᱠᱟ ᱠᱤᱛᱟᱹᱵ ᱢᱮᱱᱟᱜᱼᱟ ᱡᱟᱥᱮ ᱦᱚᱸᱜᱼᱚᱭ ᱤᱧ ᱴᱷᱮᱡ ᱢᱤᱫᱴᱮᱡ ᱠᱤᱛᱟᱹᱵ ᱢᱮᱱᱟᱜᱼᱟ ᱱᱚᱣᱟ ᱠᱤᱛᱟᱹᱵ ᱨᱮᱯᱮ ᱧᱮᱞ ᱫᱟᱲᱮᱭᱟᱜ ᱠᱟᱱᱟ ᱦᱚᱸᱜᱼᱚᱭ ᱱᱚᱸᱰᱮ ᱱᱚᱣᱟ ᱨᱮᱫᱚ ᱩᱫ ᱠᱚ ᱚᱞ ᱠᱟᱫᱟ ᱢᱮᱱᱠᱷᱟᱱ ᱮᱴᱟᱜ ᱠᱤᱛᱟᱹᱵ ᱨᱮ ᱩᱫ ᱚᱱᱟ ᱦᱚᱸᱠᱚ ᱚᱞ ᱠᱟᱫᱟ ᱢᱮᱱᱠᱷᱟᱱ ᱚᱠᱟ ᱞᱮᱠᱟ ᱠᱚ ᱟᱲᱟᱝ ᱚᱪᱚᱭᱮᱫᱟ ᱤᱧ ᱦᱚᱸ ᱩᱱᱟᱹᱜ ᱵᱟᱹᱧ ᱵᱟᱰᱟᱭᱟ ᱱᱚᱣᱟ ᱨᱮᱭᱟᱜ ᱫᱚ ᱪᱮᱫᱟᱜ ᱮᱱᱛᱮ ᱵᱟᱨᱭᱟ ᱯᱩᱛᱷᱤ ᱨᱮ ᱵᱷᱮᱜᱟᱨ ᱵᱷᱮᱜᱟᱨ ᱚᱱᱠᱟᱧ ᱧᱟᱢ ᱠᱟᱫᱟ ᱛᱚ ᱱᱚᱣᱟ ᱵᱷᱤᱰᱤᱭᱳ ᱯᱮ ᱧᱮᱞ ᱠᱮᱜᱼᱟ ᱱᱚᱣᱟ ᱵᱷᱤᱰᱤᱭᱳ ᱨᱮ ᱟᱡ ᱪᱮᱫ ᱮ ᱞᱟᱹᱭ ᱟᱠᱟᱜᱼᱟ ᱵᱟᱝ ᱟᱡ ᱴᱷᱮᱱ ᱵᱟᱨᱭᱟ ᱵᱚᱦᱤ ᱢᱮᱱᱟᱜᱼᱟ ᱡᱟᱦᱟᱸ ᱠᱤ ᱟᱵᱚ ᱯᱚᱛᱚᱵ ᱱᱟᱦᱟᱜ ᱛᱟᱵᱚ ᱡᱟᱦᱟᱸ ᱯᱚᱛᱚᱵ ᱟᱵᱚ ᱥᱟᱱᱛᱟᱲᱤ ᱨᱮᱭᱟᱜ ᱯᱚᱛᱚᱵ ᱵᱟᱨᱭᱟ ᱟᱡ ᱴᱷᱮᱱ ᱢᱮᱱᱟᱜᱼᱟ ᱡᱟᱦᱟᱸ ᱠᱤ ᱚᱞ ᱪᱮᱢᱮᱫ ᱡᱟᱦᱟᱸ ᱟᱵᱚ ᱚᱞ ᱵᱚ ᱮᱛᱚᱦᱚᱵᱟ ᱚᱞ ᱪᱤᱠᱤ ᱵᱚ ᱪᱮᱫᱚᱜᱼᱟ ᱚᱱᱟᱛᱮ ᱟᱡ ᱴᱷᱮᱱ ᱵᱟᱨᱭᱟ ᱵᱚᱦᱤ ᱢᱮᱱᱟᱜᱼᱟ ᱛᱚ ᱟᱡ ᱮ ᱞᱟᱹᱭᱮᱫᱼᱟ ᱢᱤᱫᱴᱟᱝ ᱨᱮᱫᱚ ᱩᱰ ᱚᱞ ᱟᱠᱟᱱᱟ ᱤᱭᱩ ᱰᱤ ᱪᱮ ᱩᱛ ᱪᱮ ᱩᱫ ᱡᱟᱦᱟᱸ ᱜᱮ ᱚᱞ ᱟᱠᱟᱱᱟ ᱟᱨ ᱢᱤᱫᱴᱤᱡ ᱨᱮᱫᱚ ᱚᱞ ᱟᱠᱟᱱᱟ ᱪᱮᱫ ᱪᱚᱝ ᱚᱱᱠᱟ ᱵᱟᱨᱭᱟ ᱞᱟᱹᱭ ᱠᱮᱜᱼᱟ ᱵᱷᱮᱜᱟᱨ ᱵᱷᱮᱜᱟᱨ ᱚᱞ ᱟᱠᱟᱱᱟ ᱛᱚ ᱱᱚᱣᱟ ᱪᱮᱫ ᱪᱤᱠᱟ ᱚᱞ ᱟᱠᱟᱱᱟ ᱚᱱᱟ ᱨᱮᱭᱟᱜ ᱠᱟᱨᱚᱱ ᱫᱚ ᱟᱡ ᱵᱟᱭ ᱵᱟᱲᱟᱭᱟ ᱞᱟᱹᱭ ᱠᱮᱜᱼᱟᱭ ᱛᱚ ᱚᱱᱟ ᱠᱟᱨᱚᱱ ᱫᱚ ᱟᱢᱮᱢ ᱵᱟᱲᱟᱭᱟ ᱪᱮ ᱵᱟᱝᱟ ᱟᱢ ᱵᱟᱰᱟᱭ ᱥᱟᱱᱟ ᱢᱮᱭᱟ ᱟᱢ ᱵᱟᱰᱟᱭ ᱥᱟᱱᱟ ᱢᱮᱭᱟ ᱛᱚᱵᱮ ᱛᱚ ᱚᱱᱟᱢ ᱪᱮᱫᱚᱜᱼᱟ ᱚᱱᱟ ᱫᱚ ᱪᱮᱫ ᱪᱤᱠᱟᱹ ᱚᱱᱠᱟ ᱚᱞ ᱟᱠᱟᱱᱟ ᱤᱧ ᱚᱱᱟ ᱨᱮᱭᱟᱜ ᱠᱟᱨᱚᱱ ᱤᱧ ᱞᱟᱹᱭ ᱟᱯᱮ ᱠᱟᱱᱟ ᱪᱮᱫ ᱪᱤᱠᱟᱹ ᱚᱱᱠᱟ ᱚᱞ ᱟᱠᱟᱱᱟ ᱵᱟᱨᱭᱟ ᱵᱚᱦᱤ ᱨᱮ ᱵᱷᱮᱜᱟᱨ ᱵᱷᱮᱜᱟᱨ ᱛᱚ ᱱᱚᱣᱟ ᱨᱮᱭᱟᱜ ᱠᱟᱨᱚᱱ ᱫᱚ ᱦᱩᱭᱩᱜ ᱠᱟᱱᱟ ᱫᱮᱵᱽᱱᱟᱜᱽᱨᱤ ᱟᱨ ᱨᱳᱢᱟᱱ ᱛᱮ ᱚᱱᱟ ᱛᱮᱫᱚ ᱡᱟᱦᱟᱸ ᱚᱱᱟ ᱚᱞ ᱟᱠᱟᱱᱟ ᱠᱤ ᱡᱟᱦᱟᱸ ᱚᱱᱟ ᱨᱮᱭᱟᱜ ᱩᱫ ᱦᱩᱱᱟᱹᱝ ᱚᱱᱟ ᱫᱚ ᱫᱮᱵᱽᱱᱟᱜᱽᱨᱤ ᱟᱨ ᱨᱳᱢᱟᱱ ᱛᱮᱫᱚ ᱵᱟᱝ ᱚᱞ ᱜᱟᱱᱚᱜ ᱠᱟᱱᱟ ᱩᱫ ᱫᱚ ᱡᱩᱫᱤ ᱚᱱᱟ ᱚᱞ ᱜᱟᱱᱚᱜ ᱠᱟᱱᱟ ᱩᱫ ᱛᱟᱦᱚᱞᱮ ᱟᱯᱮ ᱫᱮᱵᱽᱱᱟᱜᱽᱨᱤ ᱟᱨ ᱨᱳᱢᱟᱱ ᱛᱮ ᱚᱞ ᱠᱟᱛᱮᱫ ᱚᱱᱠᱟ ᱯᱟᱲᱦᱟᱣ ᱯᱮ ᱡᱟᱦᱟᱸ ᱩᱫ ᱦᱩᱱᱟᱹᱝ ᱦᱩᱭᱩᱜ ᱠᱟᱱᱟ ᱚᱱᱟ ᱟᱯᱮ ᱫᱮᱵᱽᱱᱟᱜᱨᱤ ᱛᱮ ᱩᱫ ᱚᱞ ᱯᱮ ᱚᱸᱰᱮ ᱚᱱᱟ ᱡᱮ ᱡᱟᱦᱟᱸ ᱚᱞ ᱟᱠᱟᱱᱟ ᱚᱱᱟ ᱠᱟᱹᱴᱤ ᱠᱟᱛᱮ ᱟᱯᱮ ᱢᱟᱱᱮ ᱚᱱᱟ ᱵᱟᱹᱲᱤᱡ ᱟᱛᱮ ᱟᱯᱮ ᱩᱫ ᱚᱞ ᱯᱮ ᱪᱮᱫ ᱚᱥᱩᱵᱤᱫᱷᱟᱜ ᱠᱟᱱᱟ ᱠᱤ ᱚᱥᱩᱵᱤᱫᱷᱟ ᱫᱚ ᱟᱯᱮ ᱫᱚ ᱢᱟᱱᱮ ᱥᱚᱞᱤᱭᱩᱥᱚᱱ ᱫᱚ ᱵᱟᱯᱮ ᱧᱟᱢᱟ ᱚᱥᱩᱵᱤᱫᱷᱟ ᱫᱚᱯᱮ ᱧᱟᱢᱟ ᱥᱚᱞᱤᱭᱩᱥᱚᱱ ᱪᱮᱫ ᱞᱮᱠᱟᱨᱮ ᱦᱩᱭᱩᱜᱼᱟ ᱚᱱᱟ ᱯᱟᱸᱡᱟᱭ ᱯᱮ ᱟᱨ ᱢᱤᱫᱴᱤᱡ ᱠᱟᱛᱷᱟ ᱦᱩᱭᱩᱜ ᱠᱟᱱᱟ ᱟᱯᱮ ᱡᱮ ᱱᱚᱣᱟ ᱯᱮ ᱧᱟᱢᱮᱫᱼᱟ ᱯᱮ ᱞᱟᱹᱭᱮᱫᱼᱟ ᱯᱮ ᱵᱚᱦᱤ ᱨᱮ ᱚᱞ ᱟᱠᱟᱱᱟ ᱛᱚ ᱡᱩᱫᱤ ᱦᱩᱱᱟᱹᱝ ᱵᱚᱦᱤ ᱜᱮ ᱟᱹᱜᱩ ᱠᱟᱛᱮ ᱵᱚ ᱯᱟᱲᱦᱟᱣᱼᱟ ᱴᱤᱪᱟᱨᱥ ᱵᱟᱵᱚ ᱫᱚᱨᱠᱟᱨᱚᱜᱼᱟ ᱛᱟᱦᱚᱞᱮ ᱫᱚ ᱟᱯᱮ ᱡᱮ ᱯᱤ ᱮᱭᱤᱪ ᱰᱤ ᱟᱨ ᱪᱮᱯᱮ ᱪᱮᱫ ᱠᱚᱯᱮ ᱞᱟᱹᱭᱮᱫᱼᱟ ᱛᱟᱨᱯᱮ ᱪᱮᱫ ᱠᱚᱯᱮ ᱪᱤᱠᱟᱹᱭᱮᱫᱼᱟ ᱦᱮᱸ ᱪᱮ ᱮᱠᱷᱟᱱ ᱫᱚ ᱦᱩᱱᱟᱹᱝ ᱤᱭᱩᱱᱤᱵᱷᱟᱨᱥᱤᱴᱤ ᱥᱠᱩᱞ ᱠᱚᱞᱮᱡᱽ ᱠᱚᱫᱚ ᱵᱟᱯᱮ ᱪᱟᱞᱟᱜᱼᱟ ᱵᱚᱦᱤ ᱜᱮ ᱦᱩᱱᱟᱹᱝ ᱚᱲᱟᱜ ᱨᱮ ᱟᱹᱜᱩ ᱠᱟᱛᱮᱫ ᱯᱮ ᱯᱟᱲᱦᱟᱣᱟ ᱛᱚ ᱪᱮᱫ ᱚᱥᱩᱵᱤᱫᱷᱟᱭᱮᱱᱟ ᱠᱤ ᱪᱮᱫ ᱪᱤᱠᱟᱹ ᱤᱭᱩᱱᱤᱵᱷᱟᱨᱥᱤᱴᱤ ᱠᱚᱞᱮᱡᱽ ᱥᱠᱩᱞ ᱠᱚᱫᱚ ᱯᱮ ᱪᱟᱞᱟᱜ ᱠᱟᱱᱟ ᱚᱱᱟ ᱵᱟᱠᱷᱨᱟ ᱜᱮ ᱟᱵᱚ ᱪᱮᱫᱚᱜ ᱟᱵᱚ ᱢᱮᱱᱛᱮ ᱵᱟᱰᱟᱭᱟᱵᱚ ᱢᱮᱱᱛᱮ ᱟᱵᱚ ᱪᱟᱞᱟᱜ ᱟᱵᱚ ᱠᱚᱞᱮᱡᱽ ᱤᱭᱩᱱᱤᱵᱷᱟᱨᱥᱤᱴᱤ ᱟᱨ ᱥᱠᱩᱞ ᱠᱚ᱾ ᱛᱚᱵᱮ ᱚᱱᱠᱟ ᱜᱮ ᱱᱚᱣᱟ ᱚᱞ ᱪᱤᱠᱤ ᱪᱮᱫᱚᱜ ᱵᱟᱠᱷᱨᱟ ᱦᱚᱸ ᱢᱤᱫᱴᱤᱡ ᱢᱟᱱᱮ ᱟᱯᱮᱭᱤᱡ ᱢᱟᱪᱮᱛ ᱫᱚᱨᱠᱟᱨ ᱡᱟᱦᱟᱸ ᱠᱤ ᱟᱵᱚ ᱴᱤᱪᱟᱨᱥ ᱢᱤᱫᱴᱤᱡ ᱫᱚᱨᱠᱟᱨ ᱴᱤᱪᱟᱨ ᱢᱤᱫᱴᱤᱡ ᱫᱚᱨᱠᱟᱨ ᱟᱯᱮ ᱚᱞ ᱪᱤᱠᱤ ᱪᱮᱫ ᱯᱮᱭᱟᱭ᱾ ᱟᱯᱮ ᱚᱞ ᱪᱤᱠᱤ ᱵᱟᱯᱮ ᱵᱟᱰᱟᱭᱟ ᱟᱯᱮ ᱯᱮ ᱢᱮᱱᱮᱜᱼᱟ ᱟᱯᱮ ᱫᱚ ᱥᱟᱱᱛᱷᱟᱞᱤ ᱨᱳᱢᱟᱱ ᱪᱮ ᱚᱱᱟ ᱠᱚ ᱪᱮᱫ ᱨᱳᱢᱟᱱ ᱥᱟᱱᱛᱷᱟᱞᱤ ᱫᱮᱵᱽᱱᱟᱜᱽᱨᱤ ᱥᱟᱱᱛᱷᱟᱞᱤ ᱵᱟᱯᱮ ᱵᱟᱰᱟᱭᱟ᱾ ᱟᱞᱮ ᱫᱚ ᱫᱮᱵᱽᱱᱟᱜᱽᱨᱤ ᱥᱟᱱᱛᱷᱟᱞᱤ ᱟᱨ ᱨᱳᱢᱟᱱ ᱥᱟᱱᱛᱷᱟᱞᱤ ᱫᱚ ᱵᱟᱞᱮ ᱵᱟᱲᱟᱭ ᱜᱮᱭᱟ ᱪᱮᱫᱟᱜ ᱪᱮ ᱟᱯᱮ ᱱᱚᱣᱟ ᱫᱚᱯᱮ ᱞᱟᱹᱭ ᱟᱯᱮ ᱢᱚᱰᱤᱯᱷᱟᱭ ᱟᱠᱟᱫ ᱟᱯᱮ ᱟᱨ ᱡᱤᱱᱤᱥ ᱯᱮ ᱢᱚᱰᱤᱯᱷᱟᱭ ᱟᱠᱟᱫ ᱚᱱᱟ ᱫᱚ ᱟᱞᱮ ᱴᱷᱮᱱ ᱫᱚ ᱪᱤᱠᱟᱹ ᱥᱮᱴᱮᱨᱚᱜᱼᱟ ᱞᱟᱹᱭ ᱟᱯᱮ ᱟᱯᱮ ᱱᱚᱣᱟ ᱫᱚ ᱢᱚᱰᱤᱯᱷᱟᱭ ᱟᱠᱟᱫ ᱟᱯᱮ ᱚᱠᱚᱭ ᱦᱚᱞᱟ ᱢᱤᱫᱴᱤᱡ ᱵᱷᱤᱰᱤᱭᱳ ᱨᱮᱱᱟᱜ ᱡᱟᱦᱟᱸᱧ ᱫᱮᱠᱷᱟᱣ ᱟᱯᱮ ᱠᱟᱱᱟ ᱚᱱᱟ ᱫᱚᱯᱮ ᱞᱟᱹᱭᱮᱫᱼᱟ ᱱᱚᱣᱟ ᱫᱚ ᱢᱚᱰᱤᱯᱷᱟᱭ ᱵᱟᱞᱟ ᱠᱟᱱᱟ ᱛᱚ ᱢᱚᱰᱤᱯᱷᱟᱭ ᱡᱤᱱᱤᱥ ᱫᱚ ᱡᱟᱦᱟᱸᱭ ᱚᱞ ᱟᱠᱟᱫᱼᱟᱭ ᱠᱤ ᱡᱟᱦᱟᱸᱭ ᱚᱞ ᱟᱠᱟᱫᱼᱟ ᱫᱮᱵᱽᱱᱟᱜᱽᱨᱤ ᱞᱤᱯᱤ ᱡᱟᱦᱟᱸᱭ ᱠᱨᱤᱭᱮᱴ ᱟᱠᱟᱫᱼᱟᱭ ᱡᱟᱦᱟᱸᱭ ᱨᱳᱢᱟᱱ ᱞᱤᱯᱤ ᱠᱨᱤᱭᱮᱴ ᱟᱠᱟᱫᱼᱟᱭ ᱩᱱᱤᱜᱮ ᱢᱚᱰᱤᱯᱷᱟᱭ ᱫᱟᱲᱮᱭᱟᱜᱼᱟᱭ ᱟᱯᱮ ᱫᱚ ᱵᱟᱯᱮ ᱢᱚᱰᱤᱯᱷᱟᱭ ᱫᱟᱲᱮᱭᱟᱜᱼᱟ ᱚᱱᱟ ᱫᱚ ᱟᱯᱮᱭᱟᱜ ᱚᱫᱷᱤᱠᱟᱨ ᱛᱟᱯᱮ ᱵᱟᱹᱪᱩᱜ ᱟᱹᱱᱤᱡ ᱚᱱᱟ ᱢᱚᱰᱤᱯᱷᱟᱭ ᱨᱮᱭᱟᱝ ᱚᱱᱟ ᱚᱫᱷᱤᱠᱟᱨ ᱟᱯᱮ ᱡᱟᱦᱟᱸ ᱞᱮᱠᱟᱧ ᱞᱟᱹᱭ ᱟᱯᱮ ᱠᱟᱱᱟ ᱱᱤᱛᱚᱜ ᱡᱚ ᱟᱯᱮ ᱤᱭᱩᱴᱩᱵᱚᱨ ᱠᱚ ᱡᱟᱦᱟᱸᱭ ᱯᱮ ᱧᱮᱞᱮᱫᱼᱟ ᱛᱚ ᱤᱧᱟᱹᱜ ᱵᱷᱤᱰᱤᱭᱳ ᱤᱭᱩᱴᱩᱵᱚᱨ ᱠᱟᱱᱟ ᱯᱮ ᱟᱯᱮ ᱯᱮ ᱵᱟᱰᱟᱭ ᱜᱮᱭᱟ ᱢᱤᱫᱴᱤᱡ ᱠᱚᱯᱤᱨᱟᱭᱤᱴ ᱡᱤᱱᱤᱥ ᱢᱤᱫᱴᱤᱡ ᱢᱮᱱᱟᱜᱼᱟ ᱪᱮ ᱵᱟᱝᱟ ᱟᱡ ᱚᱱᱟᱭ ᱠᱨᱤᱭᱮᱴ ᱟᱠᱟᱫᱼᱟ ᱚᱱᱟᱨᱮ ᱟᱯᱮ ᱢᱚᱰᱤᱯᱷᱟᱭ ᱫᱟᱲᱮᱭᱟᱜᱼᱟ ᱯᱮ ᱚᱱᱟ ᱫᱚ ᱵᱟᱝᱟ ᱡᱮᱦᱮᱛᱩ ᱟᱵᱚ ᱚᱞ ᱪᱤᱠᱤ ᱢᱤᱫᱴᱤᱡ ᱢᱮᱱᱟᱜᱼᱟ ᱟᱵᱚᱣᱟᱜ ᱪᱤᱠᱤ ᱠᱟᱱᱟ ᱛᱚᱵᱮ ᱚᱞ ᱪᱤᱠᱤ ᱛᱮᱜᱮ ᱵᱷᱟᱹᱜᱤ ᱜᱟᱱᱚᱜ ᱠᱟᱱᱟ ᱟᱞᱮᱭᱟᱜ ᱢᱮᱱ ᱟᱯᱮᱭᱟᱜ ᱢᱮᱱ ᱯᱮ ᱢᱮᱱᱮᱫᱼᱟ ᱡᱮ ᱵᱟᱝᱟ ᱫᱮᱵᱽᱱᱟᱜᱚᱨᱤ ᱟᱨ ᱨᱳᱢᱟᱱ ᱛᱮᱦᱚᱸ ᱜᱟᱱᱚᱜ ᱠᱟᱱ ᱜᱮᱭᱟ ᱛᱚ ᱟᱞᱮ ᱞᱮ ᱢᱮᱱ ᱦᱚᱪᱚᱭᱮᱫᱼᱟ ᱫᱮᱵᱽᱱᱟᱜᱽᱨᱤ ᱟᱨ ᱨᱳᱢᱟᱱ ᱛᱮᱫᱚ ᱵᱟᱝ ᱜᱟᱱᱚᱜ ᱠᱟᱱᱟ ᱟᱨ ᱵᱟᱝ ᱜᱟᱱᱚᱜ ᱜᱮᱭᱟ ᱪᱤᱠᱟᱹᱛᱮ ᱱᱚᱜᱼᱚ ᱱᱚᱣᱟ ᱡᱤᱱᱤᱥ ᱠᱚ ᱵᱟᱨᱭᱟ ᱯᱮᱭᱟ ᱚᱱᱟ ᱡᱟᱦᱟᱸ ᱞᱟᱹᱭ ᱠᱮᱫᱼᱟ ᱠᱚᱲᱟ ᱠᱩᱲᱤ ᱱᱚᱣᱟ ᱠᱚ ᱟᱯᱮ ᱪᱮᱫ ᱞᱮᱠᱟ ᱯᱮ ᱚᱞᱮᱫᱼᱟ ᱟᱯᱮ ᱢᱟᱯᱮ ᱚᱞᱮᱫᱼᱟ ᱟᱨ ᱟᱨ ᱯᱮ ᱞᱟᱜᱟᱣᱮᱫᱼᱟ ᱠᱚᱨᱟ ᱡᱮᱢᱤᱛᱤ ᱦᱩᱭᱩᱜ ᱠᱟᱱᱟ ᱵᱟᱠᱷᱟᱱ ᱰᱚ ᱯᱮ ᱞᱟᱜᱟᱣᱮᱫᱼᱟ ᱠᱩᱲᱤ ᱢᱟᱱᱮ ᱚᱱᱠᱟ ᱢᱤᱫᱴᱟᱝ ᱦᱩᱭᱩᱜ ᱠᱟᱱᱟ ᱛᱚ ᱟᱯᱮ ᱚᱱᱟ ᱪᱮᱫ ᱞᱮᱠᱟ ᱠᱚᱯᱮ ᱯᱟᱲᱦᱟᱣᱮᱫᱼᱟ ᱚᱱᱟ ᱫᱚ ᱵᱟᱞᱮ ᱵᱟᱲᱟᱭᱟ ᱠᱟᱹᱦᱤ ᱠᱤᱱᱟ ᱯᱨᱚᱱᱟᱣᱩᱱᱥᱤᱭᱮᱥᱚᱱ ᱫᱚ ᱵᱷᱮᱜᱟᱨ ᱵᱷᱮᱜᱟᱨ ᱜᱮᱭᱟ ᱛᱚ ᱢᱤᱫᱴᱤᱡ ᱱᱚᱣᱟ ᱯᱨᱚᱱᱟᱣᱩᱱᱥᱤᱭᱮᱥᱚᱱ ᱨᱮᱭᱟᱜ ᱡᱤᱱᱤᱥ ᱢᱤᱫᱴᱤᱡ ᱤᱧ ᱞᱟᱹᱭ ᱟᱯᱮᱭᱟ ᱟᱯᱮ ᱤᱝᱞᱤᱥ ᱟᱨ ᱡᱮ ᱟᱵᱚ ᱦᱤᱱᱫᱤ ᱫᱮᱵᱽᱱᱟᱜᱽᱨᱤ ᱚᱱᱟ ᱠᱚᱨᱮᱱᱟᱜ ᱢᱤᱢᱤᱫᱴᱟᱝ ᱩᱫᱟᱦᱚᱨᱚᱱᱤᱧ ᱞᱟᱹᱭ ᱟᱯᱮᱭᱟ ᱵᱷᱤᱰᱤᱭᱳ ᱵᱮᱥᱛᱤ ᱵᱟᱹᱧ ᱡᱤᱞᱤᱧᱟ ᱛᱚ ᱧᱮᱞ ᱯᱮ ᱱᱚᱰᱮ ᱢᱮᱱᱟᱜᱼᱟ ᱱᱳ ᱠᱮ ᱮᱱ ᱳ ᱰᱟᱵᱽᱞᱩ ᱥᱯᱮᱞᱤᱝ ᱧᱮᱞ ᱯᱮ ᱦᱮᱸ ᱠᱮ ᱮᱱ ᱳ ᱰᱟᱵᱽᱞᱩ ᱱᱳ ᱟᱨᱦᱚᱸ ᱚᱱᱟ ᱞᱟᱛᱟᱨ ᱨᱮ ᱟᱨ ᱢᱤᱫᱴᱤᱡ ᱢᱮᱱᱟᱜᱼᱟ ᱮᱱ ᱳ ᱱᱳ ᱛᱚ ᱱᱚᱣᱟ ᱨᱮᱭᱟᱜ ᱯᱨᱚᱱᱟᱣᱩᱱᱥᱤᱭᱮᱥᱚᱱ ᱫᱚ ᱱᱳ ᱜᱮ ᱦᱩᱭᱩᱜ ᱠᱟᱱᱟ ᱵᱟᱱᱟᱨ ᱜᱮ ᱱᱳ ᱜᱮᱠᱚ ᱢᱮᱱᱟ ᱠᱤᱱᱛᱩ ᱢᱤᱱᱤᱝ ᱫᱚ ᱵᱷᱮᱜᱟᱨ ᱵᱷᱮᱜᱟᱨᱚᱜ ᱠᱟᱱᱟ ᱨᱩᱞᱥ ᱢᱤᱫᱴᱤᱡ ᱢᱮᱱᱟᱜᱼᱟ ᱪᱮ ᱵᱟᱝ ᱨᱩᱞᱥ ᱢᱤᱫᱴᱤᱡ ᱢᱮᱱᱟᱜᱼᱟ ᱟᱠᱚᱣᱟᱜ ᱢᱤᱫᱴᱤᱡ ᱥᱚᱛᱚᱱᱛᱨᱚ ᱢᱮᱱᱟᱜᱼᱟ ᱠᱮ ᱮᱱ ᱳ ᱰᱚᱵᱞᱩ ᱢᱤᱫᱴᱤᱡ ᱢᱮᱱᱟᱜᱼᱟ ᱳᱣᱟᱨᱰ ᱟᱨ ᱱᱳ ᱢᱤᱫᱴᱤᱡ ᱮᱱ ᱳ ᱱᱳ ᱢᱤᱫᱴᱤᱡ ᱛᱚ ᱱᱚᱣᱟ ᱠᱚ ᱡᱤᱱᱤᱥ ᱯᱨᱚᱱᱟᱣᱩᱱᱥᱤᱭᱮᱥᱚᱱᱥ ᱨᱮᱫᱚ ᱱᱚᱣᱟ ᱠᱚ ᱢᱤᱫᱴᱤᱡ ᱨᱩᱞᱥ ᱮᱱᱰ ᱨᱮᱜᱩᱞᱮᱥᱚᱱᱥ ᱠᱚ ᱢᱮᱱᱟᱜᱼᱟ ᱦᱮᱸ ᱪᱮ ᱟᱨ ᱟᱨ ᱢᱤᱫᱴᱤᱡ ᱧᱮᱞ ᱯᱮ ᱟᱣᱟᱨ ᱚᱱᱚᱨ ᱛᱚ ᱮᱪ ᱡᱮᱦᱮᱛᱩ ᱞᱟᱜᱟᱣ ᱟᱠᱟᱱᱟ ᱮᱪ ᱠᱷᱟᱱ ᱫᱚ ᱟᱣᱟᱨ ᱫᱚ ᱮ ᱫᱚ ᱚᱠᱟ ᱠᱷᱚᱱ ᱯᱨᱚᱱᱟᱣᱩᱱᱥᱤᱭᱮᱥᱚᱱ ᱯᱷᱟᱥᱴ ᱨᱮᱫᱚ ᱦᱤᱡᱩᱜ ᱠᱟᱱᱟ ᱮᱪ ᱳ ᱤᱭᱩ ᱟᱨ ᱟᱣᱟᱨ ᱥᱮ ᱵᱟᱝᱟ ᱮᱪ ᱳ ᱮᱱ ᱳ ᱤᱭᱩ ᱟᱨ ᱚᱱᱚᱨ ᱛᱚ ᱱᱚᱣᱟ ᱦᱚᱸᱜᱮ ᱮᱪ ᱞᱟᱜᱟᱣ ᱟᱠᱟᱱᱟ ᱮ ᱯᱨᱚᱱᱟᱣᱩᱱᱥᱤᱭᱮᱥᱚᱱ ᱚᱠᱟ ᱠᱷᱚᱱ ᱦᱤᱡᱩᱜ ᱠᱟᱱᱟ ᱛᱚ ᱱᱚᱣᱟ ᱡᱤᱱᱤᱥ ᱠᱚ ᱧᱮᱞ ᱯᱮ ᱟᱨᱦᱚᱸ ᱱᱚᱝᱠᱟ ᱜᱮ ᱢᱮᱱᱟᱜᱼᱟ ᱰᱤᱭᱚᱨ ᱰᱤ ᱰᱚᱵᱚᱞ ᱤ ᱟᱨ ᱰᱤᱭᱚᱨ ᱰᱤ ᱤ ᱮ ᱟᱨ ᱰᱤᱭᱚᱨ ᱛᱚ ᱵᱟᱱᱟᱨ ᱜᱮ ᱰᱤᱭᱚᱨ ᱜᱮᱵᱚ ᱯᱟᱲᱦᱟᱣᱟ ᱯᱨᱚᱱᱟᱣᱩᱱᱥᱤᱭᱮᱥᱚᱱ ᱫᱚ ᱥᱮᱢ ᱜᱮᱭᱟ ᱠᱤᱱᱛᱩ ᱢᱤᱱᱤᱝ ᱫᱚ ᱟᱞᱟᱜᱽ ᱜᱮᱭᱟ ᱚᱱᱠᱟ ᱜᱮ ᱢᱮᱱᱟᱜᱼᱟ ᱡᱚᱡᱽ ᱡᱮ ᱤᱭᱩ ᱰᱤ ᱡᱤ ᱤ ᱡᱚᱡᱽ ᱚᱱᱟ ᱰᱤ ᱡᱟᱦᱟᱸ ᱚᱱᱟ ᱨᱮᱭᱟᱜ ᱩᱪᱪᱟᱨᱚᱱ ᱫᱚ ᱵᱟᱭ ᱦᱤᱡᱩᱜ ᱠᱟᱱᱟ ᱚᱱᱟ ᱫᱚ ᱟᱲᱟᱜᱚᱜ ᱠᱟᱱᱟ ᱡᱮ ᱤᱭᱩ ᱡᱤ ᱤ ᱜᱮ ᱦᱤᱡᱩᱜ ᱠᱟᱱᱟ ᱡᱚᱡᱽ ᱦᱮᱸ ᱪᱮ ᱛᱟᱨᱯᱚᱨᱮ ᱤᱭᱩ ᱨᱮᱦᱚᱸ ᱚᱱᱠᱟ ᱜᱮ ᱢᱮᱱᱟᱜᱼᱟ ᱡᱮ ᱤᱭᱩ ᱵᱟᱠᱷᱟᱱ ᱢᱟ ᱦᱩᱱᱟᱹᱝ ᱚᱱᱠᱟ ᱢᱟ ᱦᱩᱱᱟᱹᱝ ᱡᱩ ᱦᱩᱭ ᱠᱚᱜᱼᱟ ᱦᱩᱱᱟᱹᱝ ᱡᱮ ᱤᱭᱩ ᱠᱷᱟᱱ ᱢᱟ ᱡᱩ ᱦᱩᱭ ᱠᱚᱜᱼᱟ ᱡᱮ ᱤᱭᱩ ᱡᱚ ᱫᱚ ᱪᱮᱫ ᱪᱮᱠᱟ ᱵᱚ ᱯᱟᱲᱦᱟᱣᱮᱫᱼᱟ ᱯᱨᱚᱱᱟᱣᱩᱱᱥᱤᱭᱮᱥᱚᱱ ᱡᱟᱦᱟᱸ ᱢᱮᱱᱟᱜᱼᱟ ᱡᱮ ᱤᱭᱩ ᱫᱚ ᱡᱩ ᱦᱩᱱᱟᱹᱝ ᱵᱚ ᱯᱟᱲᱦᱟᱣ ᱠᱮᱭᱟ ᱡᱮ ᱤᱭᱩ ᱡᱚ ᱫᱚ ᱪᱮᱫ ᱪᱮᱠᱟ ᱯᱟᱲᱦᱟᱣᱮᱫᱼᱟ ᱱᱚᱰᱮ ᱡᱚᱡᱽ ᱡᱮ ᱤᱭᱩ ᱰᱤ ᱡᱤ ᱤ ᱡᱚᱡᱽ ᱛᱚ ᱱᱚᱣᱟ ᱡᱤᱱᱤᱥ ᱠᱚ ᱧᱮᱞ ᱯᱮ ᱡᱚᱡᱽ ᱣᱟᱠ ᱧᱮᱞᱮᱫᱼᱟ ᱯᱮ ᱮᱞᱤᱯᱷᱮᱱᱴ ᱤᱞᱮᱵᱷᱮᱱ ᱮ ᱤᱱᱟᱹᱜᱮ ᱦᱩᱭᱱᱟ ᱤ ᱮᱞ ᱤ ᱚᱱᱟ ᱠᱷᱟᱱ ᱫᱚ ᱮᱞᱤᱯᱷᱮᱱᱴ ᱮ ᱟᱨᱦᱚᱸ ᱤ ᱮᱞ ᱤ ᱚᱱᱟ ᱠᱷᱟᱱ ᱜᱮ ᱟᱨᱦᱚᱸ ᱤᱞᱮᱵᱷᱮᱱ ᱮᱞᱤᱯᱷᱮᱱᱴ ᱤᱞᱮᱵᱷᱮᱱ ᱵᱷᱮᱜᱟᱨ ᱵᱷᱮᱜᱟᱨᱚᱜ ᱠᱟᱱᱟ ᱪᱮ ᱵᱟᱝᱟ ᱥᱮᱢ ᱡᱤᱱᱤᱥ ᱠᱟᱱ ᱜᱮᱭᱟ ᱤ ᱜᱮ ᱮᱛᱚᱦᱚᱵ ᱟᱠᱟᱱᱟ ᱵᱟᱱᱟᱨ ᱨᱮ ᱠᱤᱱᱛᱩ ᱯᱨᱚᱱᱟᱣᱩᱱᱥᱤᱭᱮᱥᱚᱱ ᱨᱮᱫᱚ ᱮ ᱢᱤᱫ ᱫᱷᱟᱣ ᱦᱤᱡᱩᱜ ᱠᱟᱱᱟ ᱤ ᱢᱤᱫ ᱫᱷᱟᱣ ᱦᱤᱡᱩᱜ ᱠᱟᱱᱟ ᱚᱱᱠᱟ ᱜᱮ ᱧᱮᱞ ᱯᱮ ᱯᱷᱟᱫᱚᱨᱥ ᱱᱮᱢ ᱵᱚᱭᱮᱡᱽ ᱦᱳᱥᱴᱮᱞ ᱛᱚ ᱱᱚᱜᱼᱚᱭ ᱱᱚᱣᱟ ᱡᱮ ᱢᱮᱱᱟᱜᱼᱟ ᱟᱯᱳᱥᱴ ᱚᱯᱷᱤᱥ ᱡᱟᱦᱟᱸ ᱠᱚ ᱞᱟᱹᱭᱮᱭᱟ ᱱᱩᱭ ᱟᱯᱳᱥᱴ ᱚᱯᱷᱤᱥ ᱡᱟᱦᱟᱸ ᱯᱮ ᱧᱮᱞᱮ ᱠᱟᱱᱟ ᱯᱷᱟᱫᱚᱨᱥ ᱱᱮᱢ ᱟᱨ ᱵᱚᱭᱮᱡᱽ ᱦᱳᱥᱴᱮᱞ ᱨᱮ ᱛᱚ ᱱᱚᱣᱟ ᱟᱯᱮ ᱪᱮᱫ ᱞᱮᱠᱟ ᱨᱮᱯᱮ ᱚᱠᱟ ᱨᱮᱯᱮ ᱞᱟᱜᱟᱣᱮᱫᱼᱟ ᱚᱱᱟ ᱢᱟ ᱵᱟᱹᱧ ᱵᱟᱰᱟᱭᱟ ᱠᱤᱱᱛᱩ ᱫᱮᱵᱽᱱᱟᱜᱽᱨᱤ ᱨᱮᱢᱟ ᱱᱚᱣᱟ ᱨᱮᱭᱟᱜ ᱡᱮ ᱤᱝᱞᱤᱥ ᱨᱮ ᱡᱟᱦᱟᱸ ᱢᱮᱱᱟᱜᱼᱟ ᱱᱚᱣᱟ ᱨᱮᱭᱟᱜ ᱢᱟ ᱵᱷᱮᱜᱟᱨ ᱜᱮᱭᱟ ᱛᱟᱭ ᱟᱡᱟᱜ ᱢᱤᱱᱤᱝ ᱢᱟᱛᱟᱭ ᱦᱮᱸ ᱪᱮ ᱱᱚᱣᱟ ᱠᱚ ᱟᱯᱮ ᱪᱮᱫ ᱞᱮᱠᱟ ᱨᱮᱯᱮ ᱧᱟᱢᱮᱫᱼᱟ ᱧᱮᱞ ᱯᱮ ᱳᱠᱮ ᱚᱣᱟᱱᱥ ᱳᱠᱮ ᱠᱷᱟᱱ ᱫᱚ ᱳ ᱵᱚ ᱯᱟᱲᱦᱟᱣᱮᱫᱼᱟ ᱳ ᱳ ᱜᱮ ᱳᱠᱮ ᱟᱨ ᱟᱨ ᱢᱤᱫᱴᱤᱡ ᱠᱷᱟᱱ ᱫᱚ ᱳ ᱨᱮᱜᱮ ᱮᱛᱚᱦᱚᱵᱚᱜ ᱠᱟᱱᱟ ᱧᱮᱞ ᱯᱮ ᱚᱰᱚᱨ ᱚᱵᱽᱡᱮᱠᱴ ᱚᱠᱴᱳᱵᱚᱨ ᱚᱱᱟ ᱠᱚ ᱠᱷᱟᱱ ᱫᱚ ᱚ ᱦᱤᱡᱩᱜ ᱠᱟᱱᱟ ᱠᱤᱱᱛᱩ ᱳ ᱠᱮ ᱠᱷᱟᱱ ᱫᱚ ᱳᱠᱮ ᱦᱤᱡᱩᱜ ᱠᱟᱱᱟ ᱪᱮᱫ ᱪᱮᱠᱟ ᱱᱚᱣᱟ ᱡᱤᱱᱤᱥ ᱠᱚ ᱚᱱᱟ ᱠᱚᱫᱚ ᱢᱤᱢᱤᱫᱴᱟᱝ ᱨᱩᱞᱥ ᱛᱟᱭ ᱢᱮᱱᱟᱜᱼᱟ ᱯᱨᱚᱱᱟᱣᱩᱱᱥᱤᱭᱮᱥᱚᱱ ᱨᱮᱭᱟᱜ ᱨᱩᱞᱥ ᱛᱟᱭ ᱢᱮᱱᱟᱜᱼᱟ ᱛᱟᱵᱚ ᱞᱮᱠᱟ ᱟᱯᱮ ᱱᱚᱣᱟ ᱢᱚᱰᱤᱯᱷᱟᱭ ᱠᱟᱛᱮ ᱟᱨ ᱮᱴᱟᱜ ᱞᱮᱠᱟ ᱯᱮ ᱚᱠᱮ ᱯᱮ ᱢᱮᱱᱟ ᱠᱤ ᱵᱟᱠᱷᱟᱱ ᱟᱠᱮ ᱡᱟᱦᱟᱱᱟᱜ ᱜᱮ ᱚᱱᱠᱟ ᱯᱮ ᱢᱮᱱᱟ ᱠᱤ ᱚᱠᱴᱳᱵᱚᱨ ᱫᱚ ᱵᱟᱯᱮ ᱢᱮᱱᱟ ᱟᱠᱴᱳᱵᱚᱨ ᱦᱟᱠᱴᱳᱵᱚᱨ ᱡᱟᱦᱟᱱᱟᱜ ᱜᱮᱯᱮ ᱞᱟᱹᱭᱟ ᱚᱱᱠᱟ ᱫᱚ ᱵᱟᱝᱟ ᱚᱱᱠᱟ ᱢᱮᱱᱟᱜᱼᱟ ᱧᱮᱞ ᱯᱮ ᱮ ᱨᱮᱭᱟᱜ ᱧᱮᱞ ᱯᱮ ᱟᱨᱦᱚᱸ ᱚᱸᱰᱮ ᱮᱵᱤᱞᱤᱴᱤ ᱟᱵᱤᱞᱤᱴᱤ ᱵᱚᱱ ᱞᱟᱹᱭᱮᱫᱼᱟ ᱮᱵᱤᱞᱤᱴᱤ ᱟᱵᱤᱞᱤᱴᱤ ᱮᱵᱚᱞ ᱟᱵᱤᱞᱤᱴᱤ ᱮᱵᱚᱞ ᱚᱱᱠᱟ ᱢᱮᱱᱟᱜᱼᱟ ᱟᱹᱰᱤᱜᱟᱱ ᱦᱮᱸ ᱞᱟᱪᱮ ᱱᱚᱣᱟ ᱡᱤᱱᱤᱥ ᱠᱚ ᱢᱮᱱᱟᱜᱼᱟ ᱟᱹᱰᱤᱜᱟᱱ ᱛᱚ ᱱᱚᱣᱟ ᱡᱤᱱᱤᱥ ᱠᱚ ᱟᱯᱮ ᱨᱩᱞᱥ ᱮᱱᱰ ᱨᱮᱜᱩᱞᱮᱥᱚᱱᱥ ᱡᱩᱫᱤ ᱯᱮ ᱵᱟᱲᱟᱭ ᱠᱮᱜᱼᱟ ᱢᱤᱫ ᱫᱷᱟᱣ ᱛᱟᱦᱚᱞᱮ ᱫᱚ ᱡᱚᱛᱚᱣᱟᱜ ᱦᱩᱭᱩᱜᱼᱟ ᱛᱚ ᱚᱱᱠᱟᱜᱮ ᱟᱯᱮ ᱦᱚᱸ ᱚᱞᱪᱤᱠᱤ ᱟᱯᱱᱟᱨ ᱯᱮ ᱚᱞ ᱪᱤᱠᱤ ᱥᱮᱬᱟᱭ ᱯᱮ ᱢᱟᱲᱟᱝ ᱪᱮᱫᱚᱜ ᱯᱮ ᱛᱚᱵᱮ ᱮᱱᱟᱝ ᱡᱟᱦᱟᱱᱟᱜ ᱡᱤᱱᱤᱥ ᱯᱮ ᱠᱚᱢᱮᱱᱴ ᱫᱟᱲᱮᱭᱟᱜᱼᱟ ᱚᱞ ᱪᱤᱠᱤ ᱵᱮᱥᱟ ᱪᱮ ᱵᱟᱭ ᱵᱮᱥᱟ ᱟᱨ ᱚᱞ ᱪᱤᱠᱤ ᱵᱤᱨᱩᱫᱽ ᱛᱮ ᱟᱯᱮ ᱡᱚ ᱥᱚᱨᱚ ᱯᱮ ᱩᱛᱚᱲᱚᱱᱮᱜᱼᱟ ᱢᱩᱨᱫᱟᱵᱟᱫᱽ ᱱᱚᱣᱟ ᱫᱚ ᱛᱤᱱᱟᱹᱝ ᱛᱚᱜ ᱠᱟᱱᱟ ᱪᱮ ᱛᱤᱱᱟᱹᱝ ᱵᱩᱜᱤᱜ ᱠᱟᱱᱟ ᱛᱤᱱᱟᱹᱝ ᱵᱟᱹᱲᱤᱡᱚᱜ ᱠᱟᱱᱟ ᱛᱤᱱᱟᱹᱝ ᱵᱩᱜᱤᱜ ᱠᱟᱱᱟ ᱛᱤᱱᱟᱹᱝ ᱵᱟᱹᱲᱤᱡᱚᱜ ᱠᱟᱱᱟ ᱚᱱᱟ ᱟᱯᱮ ᱛᱮᱜᱮ ᱴᱷᱟᱹᱣᱠᱟᱹᱭ ᱯᱮ ᱟᱞᱮ ᱵᱟᱞᱮ ᱢᱮᱱᱟ ᱚᱱᱟ ᱪᱮᱛᱟᱱ ᱨᱮ ᱛᱚᱵᱮ ᱟᱨᱦᱚᱸ ᱵᱷᱤᱰᱤᱭᱳ ᱦᱤᱡᱩᱜᱼᱟ ᱛᱮᱦᱮᱧᱟᱜ ᱵᱷᱤᱰᱤᱭᱳ ᱨᱮ ᱟᱯᱮ ᱠᱚᱢᱮᱱᱴ ᱯᱮ ᱮᱢᱟ ᱡᱟᱦᱟᱸ ᱞᱮᱠᱟᱧ ᱞᱟᱹᱭᱟᱫ ᱯᱮᱭᱟ ᱟᱯᱮ ᱡᱩᱫᱤ ᱚᱞ ᱪᱤᱠᱤ ᱯᱮ ᱥᱟᱯᱳᱨᱴᱮᱜᱼᱟ ᱛᱟᱦᱚᱞᱮ ᱚᱞ ᱪᱤᱠᱤ ᱛᱮᱜᱮ ᱯᱮ ᱠᱚᱢᱮᱱᱴᱟ ᱟᱨ ᱡᱩᱫᱤ ᱵᱟᱯᱮ ᱥᱟᱯᱳᱨᱴᱮᱜᱼᱟ ᱛᱟᱦᱚᱞᱮ ᱟᱯᱮ ᱪᱮᱫ ᱛᱮᱯᱮ ᱠᱚᱢᱮᱱᱴᱮᱜᱼᱟ ᱚᱱᱟ ᱯᱮ ᱠᱚᱢᱮᱱᱴᱟ ᱛᱚᱵᱮ ᱛᱮᱦᱮᱧᱟᱜ ᱵᱷᱤᱰᱤᱭᱳ ᱠᱷᱚᱱ ᱵᱤᱫᱟᱹᱭᱤᱧ ᱤᱫᱤᱭᱮᱜᱼᱟ ᱡᱚᱦᱟᱨ